ᱜᱚᱴᱟ ᱫᱤᱥᱚᱢ ᱜᱮ ᱱᱚᱝᱠᱟ ᱜᱮ ᱡᱟᱹᱯᱩᱫ ᱟᱠᱟᱫ ᱟᱭ ᱟᱫᱚ ᱢᱮᱱ ᱛᱮᱦᱚᱸ ᱪᱮᱫ ᱵᱟᱹᱧ ᱢᱮᱱᱟ ᱟᱫᱚ ᱚᱠᱟ ᱪᱮᱫ ᱪᱚᱭ ᱡᱟᱹᱯᱩᱫᱟ ᱟᱫᱚ ᱟᱵᱚ ᱢᱮᱱ ᱛᱮᱫᱚ ᱩᱱᱤ ᱫᱚ ᱟᱠᱚᱴᱚᱜ ᱟᱭ ᱵᱟᱭ ᱟᱠᱚᱴᱚᱜᱼᱟ ᱡᱟᱦᱳ ᱵᱚᱭᱦᱟ ᱠᱚ ᱱᱚᱣᱟ ᱵᱷᱤᱰᱤᱭᱳ ᱫᱚᱵᱚᱱ ᱧᱮᱞ ᱫᱚᱵᱚᱱ ᱧᱮᱞᱮᱫ ᱜᱮᱭᱟ ᱱᱚᱣᱟ ᱪᱮᱱᱮᱞ ᱫᱚᱵᱚᱱ ᱧᱮᱞ ᱫᱚᱵᱚᱱ ᱧᱮᱞᱮᱫ ᱜᱮᱭᱟ ᱠᱟᱹᱴᱤᱡ ᱛᱟᱞᱟᱝ ᱜᱚᱲᱚ ᱥᱚᱯᱚᱦᱚᱫ ᱠᱟᱹᱴᱤᱡ ᱮᱢ ᱧᱚᱜ ᱟᱹᱧ ᱯᱮ ᱥᱟᱵᱥᱠᱨᱟᱭᱤᱵᱽ ᱠᱟᱜ ᱯᱮ ᱠᱷᱟᱹᱞᱤ ᱧᱮᱞ ᱥᱩᱢᱩᱝ ᱛᱮᱢᱟ ᱵᱟᱝ ᱜᱟᱱᱚᱜᱼᱟ ᱚᱱᱟ ᱥᱟᱶᱛᱮ ᱠᱟᱹᱴᱤᱡ ᱯᱮ ᱥᱟᱵᱥᱠᱨᱟᱭᱤᱵᱽ ᱧᱚᱜ ᱞᱮᱠᱷᱟᱱ ᱟᱹᱞᱤᱧ ᱦᱚᱸ ᱢᱳᱴᱤᱵᱷᱮᱥᱚᱱ ᱢᱤᱫᱴᱟᱝ ᱞᱤᱧ ᱧᱟᱢᱟ ᱱᱮᱠᱥᱴ ᱵᱷᱤᱰᱤᱭᱳ ᱵᱮᱱᱟᱣ ᱞᱟᱹᱜᱤᱫ ᱤᱧ ᱦᱚᱸ ᱟᱹᱰᱤ ᱫᱤᱱ ᱵᱷᱤᱰᱤᱭᱳ ᱵᱟᱹᱧ ᱵᱮᱱᱟᱣ ᱞᱮᱫ ᱛᱟᱦᱮᱸᱫ ᱢᱤᱱᱤᱢᱟᱢ ᱯᱚᱱᱨᱚ ᱫᱤᱱ ᱫᱚᱥ ᱵᱟᱨᱚ ᱫᱤᱱ ᱜᱟᱱ ᱵᱷᱤᱰᱤᱭᱳ ᱵᱟᱹᱧ ᱵᱮᱱᱟᱣ ᱞᱮᱫ ᱛᱟᱦᱮᱸᱫ ᱟᱫᱚ ᱛᱮᱦᱮᱧ ᱮᱱᱟ ᱱᱚᱜᱼᱚᱭ ᱵᱷᱤᱰᱤᱭᱳ ᱵᱮᱱᱟᱣ ᱠᱟᱛᱮᱫ ᱱᱚᱜᱼᱚᱭ

ᱦᱩᱲᱩ ᱠᱚ ᱠᱷᱮᱛᱤᱜ ᱠᱟᱱᱟ ᱛᱟᱯᱚᱨᱮ ᱡᱚᱛᱚ ᱦᱚᱲ ᱜᱮᱠᱚ ᱢᱮᱱᱟ ᱡᱟᱹᱯᱩᱫ ᱫᱚ ᱱᱚᱣᱟ ᱫᱚ ᱠᱚᱴᱟᱜ ᱢᱟ ᱱᱤᱥᱪᱤᱛᱚ ᱵᱷᱟᱵᱮ ᱨᱮ ᱟᱥᱟ ᱡᱚᱛᱚ ᱦᱚᱲᱟᱜ ᱜᱮ ᱛᱟᱦᱮᱱᱟ ᱵᱷᱚᱜᱚᱵᱟᱱ ᱴᱷᱮᱱ